ᱥᱟᱱᱟᱢ ᱠᱚ ᱡᱚᱦᱟᱨ ᱥᱟᱱᱛᱷᱟᱞ ᱦᱩᱞ ᱡᱚᱦᱟᱨ ᱛᱮᱦᱮᱧ ᱤᱧ ᱜᱮ ᱯᱨᱚᱥᱚᱱᱡᱤᱛ ᱠᱤᱥᱠᱩ ᱟᱨ ᱛᱮᱦᱮᱧ ᱤᱧ ᱫᱮᱞᱟᱧ ᱤᱫᱤ ᱵᱚᱱᱟ ᱦᱟᱨᱟᱯᱩᱴᱟ ᱨᱮ ᱥᱟᱱᱛᱷᱟᱞ ᱦᱩᱞ ᱢᱟᱦᱟ ᱠᱚ ᱢᱟᱱᱟᱣᱮᱫ ᱠᱟᱱᱟ ᱚᱸᱰᱮ ᱵᱚᱱ ᱪᱟᱞᱟᱜᱼᱟ ᱫᱮᱞᱟ ᱟᱨ ᱚᱸᱰᱮ ᱪᱮᱫ ᱞᱮᱠᱟ ᱧᱮᱞᱚᱜ ᱠᱟᱱᱟ ᱚᱸᱰᱮ ᱧᱮᱞ ᱦᱚᱪᱚ ᱵᱚᱱᱟ ᱫᱮᱞᱟ ᱮᱦᱚᱵ ᱠᱷᱚᱱ ᱢᱩᱪᱟᱹᱫ ᱦᱟᱹᱵᱤᱡ ᱛᱟᱦᱮᱱ ᱛᱟᱵᱚᱱ ᱯᱮ ᱟᱨ ᱫᱮᱞᱟᱧ ᱫᱮᱠᱷᱟᱣ ᱵᱚᱱ ᱠᱟᱱᱟᱧ ᱢᱟ ᱮᱱᱠᱷᱟᱱ ᱫᱮᱞᱟ ᱵᱚᱱ ᱧᱮᱞ ᱞᱮᱜᱮ

ᱱᱤᱛᱚᱜ ᱯᱮ ᱧᱮᱞ ᱫᱟᱲᱮ ᱛᱟᱵᱚᱱ ᱠᱟᱱᱟ ᱡᱮ ᱟᱹᱰᱤ ᱩᱛᱟᱹᱨ ᱦᱚᱲ ᱜᱮ ᱢᱮᱱᱟᱜ ᱠᱚᱣᱟ ᱡᱟᱦᱟᱸ ᱞᱮᱠᱟ ᱤᱧ ᱞᱟᱹᱭ ᱞᱮᱫ ᱛᱟᱵᱚᱱᱟ ᱡᱮ ᱚᱸᱰᱮᱧ ᱤᱫᱤ ᱵᱚᱱᱟ ᱦᱟᱨᱟ ᱯᱩᱴᱟ ᱛᱮ ᱟᱨ ᱦᱚᱸᱜᱼᱚᱭ ᱡᱮᱭᱥᱮ ᱠᱤ ᱤᱧ ᱦᱟᱨᱟ ᱯᱩᱴᱟᱹᱧ ᱟᱹᱜᱩ ᱥᱮᱴᱮᱨ ᱠᱮᱫ ᱵᱚᱱᱟ ᱟᱨ ᱯᱮ ᱧᱮᱞ ᱫᱟᱲᱮ ᱛᱟᱵᱚᱱ ᱠᱟᱱᱟ ᱟᱹᱰᱤ ᱥᱟᱸᱜᱮ ᱦᱚᱲ ᱜᱮ ᱢᱮᱱᱟᱜ ᱠᱚᱣᱟ ᱟᱹᱰᱤ ᱥᱟᱸᱜᱮ ᱟᱨ ᱤᱧ ᱥᱟᱶᱛᱮ ᱢᱤᱫ ᱵᱟᱨ ᱜᱟᱛᱮᱧ ᱧᱟᱢ ᱠᱟᱫᱮᱭᱟ ᱢᱤᱫᱴᱮᱱ ᱜᱟᱛᱮ ᱟᱫᱚ ᱩᱱᱤ ᱦᱚᱸ ᱤᱧ ᱥᱟᱶ ᱥᱟᱶ ᱛᱮᱜᱮ ᱦᱤᱡᱩᱜ ᱠᱟᱱᱟ ᱟᱨ ᱟᱯᱮ ᱦᱚᱲ ᱧᱮᱞ ᱠᱚᱛᱟ ᱵᱚᱱ ᱯᱮ ᱟᱹᱰᱤ ᱛᱮᱫ ᱟᱹᱰᱤ ᱥᱟᱸᱜᱮ ᱟᱨ ᱱᱚᱣᱟ ᱫᱚ ᱵᱟᱡᱟᱨ ᱱᱟᱠᱷᱟ ᱥᱮᱫ ᱥᱟᱭᱤᱰ ᱠᱟᱱᱟ ᱟᱨ ᱵᱟᱡᱟᱨ ᱱᱟᱠᱷᱟ ᱥᱟᱭᱤᱰ ᱥᱮᱫ ᱫᱚ ᱟᱹᱰᱤ ᱜᱮ ᱦᱚᱲ ᱢᱮᱱᱟᱜ ᱠᱚᱣᱟ ᱟᱨᱦᱚᱸ ᱱᱚᱛᱮ ᱦᱚᱸ ᱟᱨ ᱠᱩᱲᱤ ᱠᱚᱦᱚᱸ ᱟᱹᱰᱤ ᱜᱮ ᱢᱮᱱᱟᱜ ᱠᱚᱣᱟ ᱟᱨ ᱵᱟᱰᱟᱭ ᱜᱮᱭᱟ ᱵᱚᱱ ᱠᱩᱲᱤ ᱠᱚᱢᱟ ᱟᱵᱚ ᱥᱟᱱᱛᱟᱲ ᱥᱚᱢᱟᱡᱽ ᱨᱮᱱ ᱵᱟᱦᱟ ᱠᱟᱱᱟ ᱠᱚ ᱟᱨ ᱥᱟᱹᱨᱤᱜᱮ ᱚᱱᱟᱛᱮ ᱟᱹᱰᱤ ᱟᱸᱴ ᱜᱮ ᱥᱟᱡᱟᱣ ᱠᱟᱱᱟ ᱠᱩᱲᱤ ᱠᱚ ᱡᱟᱹᱥᱛᱤ ᱜᱮ ᱢᱮᱱᱟᱜ ᱠᱚᱛᱮ ᱟᱨ ᱯᱮ ᱧᱮᱞ ᱫᱟᱲᱮ ᱟᱛᱟᱵᱚᱱ ᱠᱟᱱᱟ ᱡᱮ ᱟᱞᱮ ᱦᱚᱸ ᱛᱷᱚᱲᱟ ᱵᱟᱡᱟᱨ ᱥᱮᱫ ᱞᱮ ᱟᱹᱪᱩᱨ ᱧᱚᱜᱚᱜ ᱠᱟᱱᱟ ᱵᱚᱞᱮ ᱪᱮᱫ ᱠᱚᱠᱚ ᱫᱚᱠᱟᱱ ᱵᱟᱲᱟᱣ ᱠᱟᱜᱼᱟ ᱥᱮ ᱵᱟᱠᱚ ᱫᱚᱠᱟᱱ ᱠᱟᱜᱼᱟ ᱚᱱᱟ ᱠᱚᱞᱮ ᱧᱮᱞ ᱧᱚᱜ ᱮᱫᱟ ᱟᱨ ᱦᱚᱲ ᱟᱹᱰᱤ ᱥᱟᱸᱜᱮ ᱜᱮ ᱢᱮᱱᱟᱜ ᱠᱚᱣᱟ ᱮᱠᱫᱚᱢ ᱨᱚᱲ ᱵᱟᱲᱟᱭ ᱛᱚ ᱢᱩᱥᱠᱤᱞ ᱜᱮᱭᱟ ᱛᱚ ᱜᱟᱛᱮ ᱠᱚ ᱱᱤᱛᱚᱜ ᱟᱨᱦᱚᱸ ᱱᱚᱰᱮ ᱠᱷᱚᱱ ᱟᱹᱪᱩᱨ ᱠᱟᱛᱮᱫ ᱟᱞᱮ ᱥᱤᱫᱩ ᱠᱟᱹᱱᱦᱩ ᱛᱟᱹᱠᱤᱱ ᱥᱮᱫ ᱞᱮ ᱪᱟᱞᱟᱜᱼᱟ ᱥᱤᱫᱩ ᱠᱟᱹᱱᱦᱩ ᱛᱟᱹᱠᱤᱱ ᱢᱩᱨᱛᱤ ᱥᱮᱫ ᱞᱮ ᱪᱟᱞᱟᱜᱼᱟ ᱟᱨ ᱚᱱᱛᱮ ᱨᱮ ᱪᱟᱞᱟᱣ ᱠᱟᱛᱮᱫ ᱪᱮᱫ ᱞᱮᱠᱟ ᱚᱱᱛᱮ ᱦᱚᱸ ᱦᱚᱲ ᱠᱚᱠᱚ ᱪᱟᱞᱟᱜ ᱦᱤᱡᱩᱜ ᱠᱟᱱᱟ ᱚᱱᱟ ᱠᱚ ᱛᱷᱚᱲᱟ ᱞᱮ ᱧᱮᱞ ᱦᱚᱪᱚ ᱯᱮᱭᱟ ᱟᱨ ᱱᱚᱣᱟ ᱱᱟᱠᱷᱟ ᱱᱚᱜᱼᱚᱭ ᱱᱟᱦᱟᱜ ᱤᱧ ᱱᱤᱛᱚᱜ ᱤᱧ ᱦᱮᱡ ᱠᱟᱱᱟ ᱱᱟᱦᱟᱜ ᱱᱤᱛᱚᱜ ᱵᱚᱨᱛᱚᱢᱟᱱ ᱱᱚᱣᱟ ᱫᱚ ᱯᱨᱳᱜᱨᱟᱢ ᱡᱟᱦᱟᱸ ᱥᱮᱫ ᱯᱨᱳᱜᱨᱟᱢ ᱥᱟᱯᱲᱟᱣ ᱠᱟᱱᱟ ᱚᱱᱟ ᱱᱟᱠᱷᱟ ᱥᱮᱫ ᱛᱚ ᱯᱨᱳᱜᱨᱟᱢ ᱥᱮᱫ ᱢᱟ ᱟᱹᱰᱤ ᱠᱚᱢ ᱜᱮ ᱦᱚᱲ ᱠᱚ ᱧᱮᱞᱚᱜ ᱠᱟᱱᱟ ᱟᱫᱚ ᱪᱮᱫ ᱵᱚᱱ ᱢᱮᱱᱟ ᱱᱚᱝᱠᱟ ᱠᱟᱱ ᱜᱮᱭᱟ ᱯᱟᱥᱮᱡ ᱟᱵᱚ ᱥᱟᱱᱛᱟᱲ ᱥᱚᱢᱟᱡᱽ ᱨᱮᱫᱚ ᱟᱫᱚ ᱱᱚᱣᱟ ᱫᱚ ᱱᱚᱝᱠᱟ ᱜᱮ ᱦᱩᱭᱩᱜᱼᱟ ᱛᱚ ᱯᱟᱥᱮᱡ ᱪᱤᱠᱟᱹ ᱵᱚᱱ ᱢᱮᱱ ᱫᱟᱲᱮ ᱠᱮᱭᱟ ᱟᱫᱚ ᱤᱠᱟᱹ ᱠᱟᱹᱧᱟ ᱯᱮ ᱡᱟᱦᱟᱸ ᱠᱚᱨᱮᱧ ᱨᱚᱲ ᱵᱷᱩᱞᱮᱫ ᱠᱟᱱ ᱠᱷᱟᱡ ᱟᱫᱚ ᱫᱮᱞᱟ ᱱᱤᱛᱚᱜ ᱫᱚ ᱱᱚᱜᱼᱚᱸᱭ ᱥᱤᱫᱩ ᱠᱟᱹᱱᱦᱩ ᱛᱟᱹᱠᱤᱱ ᱥᱮᱫ ᱵᱚᱱ ᱦᱮᱡ ᱮᱱᱟ ᱟᱨ ᱦᱟᱱᱠᱤᱱ ᱦᱟᱸᱰᱮ ᱯᱮ ᱧᱮᱞ ᱫᱟᱲᱮ ᱛᱟᱵᱚᱱ ᱠᱟᱱᱟ ᱟᱨ ᱟᱹᱰᱤ ᱱᱟᱯᱟᱭ ᱜᱮᱠᱤᱱ ᱧᱮᱞᱚᱜ ᱠᱟᱱᱟ ᱱᱚᱰᱮ ᱠᱷᱚᱱ ᱦᱚᱸ ᱟᱨ ᱦᱚᱲ ᱠᱚ ᱪᱟᱞᱟᱜ ᱠᱟᱱᱟ ᱠᱚ ᱦᱤᱡᱩᱜ ᱠᱟᱱᱟ ᱠᱚ ᱟᱹᱰᱤ ᱛᱮᱫ ᱵᱷᱤᱲ ᱜᱮᱭᱟ ᱟᱨ ᱟᱯᱮ ᱦᱚᱸᱯᱮ ᱯᱟᱥᱮᱡ ᱯᱮ ᱦᱮᱡ ᱞᱮᱱ ᱛᱟᱵᱚᱱ ᱜᱮᱭᱟ ᱚᱠᱚᱭ ᱯᱮ ᱦᱮᱡ ᱞᱮᱱ ᱛᱟᱵᱚᱱᱟ ᱡᱟᱹᱨᱩᱲ ᱱᱚᱣᱟ ᱵᱷᱤᱰᱭᱳ ᱨᱮ ᱟᱯᱮ ᱠᱚᱢᱮᱱᱴ ᱨᱮ ᱞᱟᱹᱭ ᱛᱟᱵᱚᱱ ᱯᱮ ᱚᱠᱚᱭ ᱠᱚᱯᱮ ᱦᱮᱡ ᱞᱮᱱᱟ ᱟᱨ ᱚᱠᱚᱭ ᱠᱚ ᱱᱚᱣᱟ ᱵᱷᱤᱰᱭᱳ ᱨᱮᱯᱮ ᱡᱚᱥᱚᱜ ᱠᱟᱱ ᱛᱟᱵᱚᱱᱟ ᱧᱮᱞᱮᱫ ᱧᱮᱞ ᱫᱟᱯᱮ ᱥᱮᱯᱮ ᱧᱮᱞᱚᱜ ᱠᱟᱱᱟ ᱡᱟᱦᱟᱸᱭ ᱠᱚ ᱱᱚᱣᱟ ᱵᱷᱤᱰᱭᱳ ᱠᱚᱨᱮᱜ ᱛᱳ ᱟᱯᱮ ᱡᱟᱹᱨᱩᱲ ᱞᱟᱹᱭ ᱛᱟᱵᱚᱱ ᱯᱮ ᱛᱳ ᱜᱟᱛᱮ ᱠᱚ ᱵᱷᱤᱰᱭᱳ ᱟᱹᱰᱤ ᱡᱤᱞᱤᱧ ᱦᱩᱭᱱᱟ ᱢᱟ ᱮᱱᱠᱷᱟᱱ ᱡᱚᱦᱟᱨ ᱜᱮ